ᱜᱟᱛᱮ ᱠᱚ ᱵᱟᱯᱞᱟ ᱵᱤᱥᱚᱭ ᱛᱮ ᱛᱮᱦᱮᱧ ᱫᱚ ᱛᱤᱱᱟᱹᱜ ᱜᱟᱱ ᱠᱩᱠᱞᱤ ᱞᱟᱹᱱᱟᱹᱭ ᱞᱤᱧ ᱟᱹᱜᱩ ᱟᱠᱟᱫᱼᱟ ᱡᱚᱦᱟᱨ ᱜᱮ ᱤᱧ ᱜᱮ ᱥᱟᱠᱣᱟ ᱥᱚᱨᱮᱱ ᱟᱯᱮ ᱯᱮ ᱧᱮᱞᱮᱫᱼᱟ ᱥᱟᱱᱛᱟᱲᱤ ᱡᱤ ᱠᱮ ᱤᱭᱩᱴᱩᱵᱽ ᱪᱮᱱᱮᱞ ᱨᱮ ᱜᱟᱛᱮ ᱠᱚ ᱫᱮᱞᱟ ᱛᱚᱵᱮ ᱵᱚᱱ ᱮᱦᱚᱵ ᱞᱮᱜᱮ ᱛᱮᱦᱮᱧᱟᱜ ᱵᱷᱤᱰᱤᱭᱳ ᱠᱩᱠᱞᱤ ᱞᱟᱹᱱᱟᱹᱭ ᱛᱮᱦᱮᱧᱟᱜ ᱯᱳᱭᱞᱳ ᱠᱩᱠᱞᱤ ᱫᱚ ᱦᱩᱭᱩᱜ ᱠᱟᱱᱟ ᱢᱮᱬᱦᱮᱫ ᱥᱟᱠᱚᱢ ᱨᱮᱭᱟᱜ ᱯᱮᱭᱟ ᱜᱟᱨ ᱨᱮᱭᱟᱜ ᱢᱮᱱᱮᱫ ᱫᱚ ᱪᱮᱫ ᱱᱚᱣᱟ ᱠᱩᱠᱞᱤ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱢᱤᱫ ᱫᱚ ᱡᱟᱶᱟᱭ ᱠᱚᱲᱟ ᱨᱤᱱ ᱦᱚᱲᱮ ᱦᱩᱭᱮᱱᱟ ᱫᱚᱥᱟᱨ ᱫᱚ ᱥᱟᱶᱛᱟ ᱜᱷᱟᱨᱚᱸᱡᱽ ᱨᱮ ᱵᱚᱞᱚᱭᱮᱱᱟᱭ ᱟᱨ ᱯᱮ ᱱᱚᱢᱵᱚᱨ ᱫᱚ ᱦᱩᱭᱩᱜ ᱠᱟᱱᱟ ᱢᱟᱹᱡᱷᱤ ᱢᱟᱹᱯᱟᱹᱡᱷᱤ ᱠᱚ ᱛᱟᱞᱟ ᱨᱮ ᱡᱟᱹᱛᱤ ᱛᱟᱞᱟᱭᱮᱱᱟᱭ ᱫᱚᱥᱟᱨ ᱠᱩᱠᱞᱤ ᱫᱚ ᱦᱩᱭᱩᱜ ᱠᱟᱱᱟ ᱵᱟᱹᱦᱩ ᱠᱩᱲᱤᱭᱟᱜ ᱢᱮᱬᱦᱮᱫ ᱥᱟᱠᱚᱢ ᱫᱚ ᱪᱮᱫᱟᱜ ᱱᱚᱣᱟ ᱠᱩᱠᱞᱤ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱪᱷᱟᱛᱟ ᱫᱟᱨᱮᱭᱟᱜ ᱡᱤᱞᱤᱧ ᱡᱤᱣᱤ ᱞᱟᱹᱜᱤᱫ ᱟᱨ ᱵᱟᱱᱟ ᱦᱚᱲᱟᱜ ᱫᱟᱲᱮ ᱢᱤᱫ ᱦᱟᱹᱴᱤᱧ ᱨᱮ ᱢᱮᱱᱟᱜᱼᱟ ᱯᱮ ᱱᱚᱢᱵᱚᱨ ᱠᱩᱠᱞᱤ ᱫᱚ ᱦᱩᱭᱩᱜ ᱠᱟᱱᱟ ᱵᱟᱯᱞᱟ ᱨᱮ ᱩᱞ ᱰᱷᱟᱹᱨᱣᱟᱹᱜ ᱫᱚ ᱪᱮᱫᱟᱜ ᱵᱚ ᱞᱟᱜᱟᱣᱟ ᱱᱚᱣᱟ ᱠᱩᱠᱞᱤ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱵᱟᱯᱞᱟ ᱧᱩᱛᱩᱢ ᱥᱟᱹᱜᱩᱱ ᱠᱟᱛᱷᱟ ᱞᱟᱹᱭ ᱥᱚᱫᱚᱨ ᱟᱨ ᱥᱤᱢᱟᱹ ᱵᱚᱱ ᱦᱟᱛᱟᱣᱟ ᱚᱱᱟᱛᱮ ᱩᱞ ᱰᱷᱟᱹᱨᱣᱟᱹᱜ ᱫᱚᱵᱚᱱ ᱟᱠᱟᱭᱟ᱾ ᱯᱩᱱ ᱱᱚᱢᱵᱚᱨ ᱠᱩᱠᱞᱤ ᱫᱚ ᱦᱩᱭᱩᱜ ᱠᱟᱱᱟ ᱱᱟᱭᱠᱮ ᱵᱟᱵᱟ ᱵᱟᱯᱞᱟ ᱥᱩᱱᱩᱢ ᱥᱤᱸᱫᱩᱨ ᱫᱚ ᱚᱠᱚᱭ ᱵᱚᱸᱜᱟ ᱧᱩᱛᱩᱢ ᱛᱮ ᱵᱚᱸᱜᱟᱭᱟ? ᱱᱚᱣᱟ ᱠᱩᱠᱞᱤ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱢᱟᱨᱟᱝ ᱵᱩᱨᱩ ᱡᱟᱦᱮᱨ ᱟᱭᱳ ᱟᱨ ᱢᱚᱬᱮ ᱠᱚ ᱧᱩᱛᱩᱢ ᱛᱮ ᱵᱚᱸᱜᱟᱭᱟ ᱢᱚᱬᱮ ᱱᱚᱢᱵᱚᱨ ᱠᱩᱠᱞᱤ ᱫᱚ ᱦᱩᱭᱩᱜ ᱠᱟᱱᱟ ᱤᱛᱩᱫ ᱥᱤᱸᱫᱩᱨ ᱡᱚᱠᱷᱮᱡ ᱡᱟᱶᱟᱭ ᱠᱚᱲᱟ ᱚᱠᱚᱭ ᱧᱩᱛᱩᱢ ᱛᱮ ᱥᱤᱸᱫᱩᱨᱮ ᱜᱤᱰᱤᱭᱟ ᱱᱚᱣᱟ ᱠᱩᱠᱞᱤ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱫᱷᱚᱨᱚᱢ ᱢᱟᱨᱟᱝ ᱵᱩᱨᱩ ᱟᱨ ᱡᱟᱦᱮᱨ ᱟᱭᱳ ᱧᱩᱛᱩᱢ ᱛᱮ ᱥᱤᱸᱫᱩᱨᱮ ᱜᱤᱰᱤᱭᱟ ᱛᱩᱨᱩᱭ ᱱᱚᱢᱵᱚᱨ ᱠᱩᱠᱞᱤ ᱫᱚ ᱦᱩᱭᱩᱜ ᱠᱟᱱᱟ ᱵᱟᱯᱞᱟ ᱥᱤᱸᱫᱽᱨᱟᱹᱫᱟᱱ ᱚᱠᱛᱮ ᱵᱟᱹᱦᱩ ᱠᱩᱲᱤ ᱪᱮᱫᱟᱜ ᱮ ᱴᱩᱴᱩᱨᱤ ᱠᱚᱜᱼᱟ ᱱᱚᱣᱟ ᱠᱩᱠᱞᱤ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱥᱤᱨᱡᱚᱱᱤᱭᱟᱹ ᱞᱤᱴᱟᱹ ᱜᱚᱰᱮᱛ ᱯᱤᱞᱪᱩ ᱦᱟᱲᱟᱢ ᱯᱤᱞᱪᱩ ᱵᱩᱰᱷᱤ ᱵᱟᱯᱞᱟ ᱨᱮ ᱵᱚᱭᱦᱟ ᱠᱟᱱᱟ ᱠᱤᱱ ᱧᱮᱯᱮᱞ ᱫᱤᱥᱟᱹ ᱟᱨ ᱞᱟᱡᱟᱣ ᱥᱚᱨᱚᱢ ᱵᱮᱫ ᱞᱟᱹᱜᱤᱫ ᱯᱤᱞᱪᱩ ᱵᱩᱰᱷᱤ ᱴᱩᱴᱩᱨᱤ ᱦᱚᱪᱚ ᱞᱮᱫᱮᱭᱟᱭ ᱚᱱᱟᱜᱮ ᱱᱮᱛᱟᱨ ᱦᱚᱸ ᱢᱮᱱᱟᱜᱼᱟ ᱮᱭᱟᱭ ᱱᱚᱢᱵᱚᱨ ᱠᱩᱠᱞᱤ ᱫᱚ ᱦᱩᱭᱩᱜ ᱠᱟᱱᱟ ᱢᱚᱞᱚᱝ ᱥᱤᱸᱫᱩᱨ ᱫᱚ ᱪᱮᱫ ᱠᱟᱱᱟ ᱱᱚᱣᱟ ᱠᱩᱠᱞᱤ ᱨᱮᱭᱟᱜ ᱛᱮᱞᱟ ᱫᱚ ᱦᱩᱭᱩᱜ ᱠᱟᱱᱟ ᱢᱚᱞᱚᱝ ᱥᱤᱸᱫᱩᱨ ᱫᱚ ᱟᱡᱤᱡ ᱡᱤᱛᱟᱹ ᱠᱟᱱᱟᱭ ᱤᱨᱟᱹᱞ ᱱᱚᱢᱵᱚᱨ ᱠᱩᱠᱞᱤ ᱫᱚ ᱦᱩᱭᱩᱜ ᱠᱟᱱᱟ ᱵᱟᱯᱞᱟ ᱨᱮ ᱡᱚᱲ ᱚᱡᱚᱜ ᱫᱚ ᱛᱤᱱᱟᱹᱜ ᱡᱚᱲ ᱠᱚ ᱚᱡᱚᱜᱚᱜᱼᱟ ᱱᱚᱣᱟ ᱠᱩᱠᱞᱤ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱵᱟᱯᱞᱟ ᱨᱮ ᱡᱚᱲ ᱚᱡᱚᱜ ᱫᱚ ᱯᱮ ᱡᱚᱲ ᱵᱟᱠᱷᱟᱱ ᱢᱚᱬᱮ ᱡᱚᱲ ᱢᱟᱱᱮ ᱵᱤᱡᱚᱲ ᱜᱮᱠᱚ ᱚᱡᱚᱜᱚᱜᱼᱟ ᱟᱨᱮ ᱱᱚᱢᱵᱚᱨ ᱠᱩᱠᱞᱤ ᱫᱚ ᱦᱩᱭᱩᱜ ᱠᱟᱱᱟ ᱵᱟᱯᱞᱟ ᱜᱤᱨᱟᱹ ᱨᱮ ᱪᱩᱠᱛᱤ ᱯᱷᱩᱲᱩᱜ ᱫᱚ ᱪᱮᱫᱟᱜ ᱱᱚᱣᱟ ᱠᱩᱠᱞᱤ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱵᱚᱸᱜᱟ ᱵᱟᱨᱟᱵᱟᱹᱨᱤ ᱢᱟᱱᱟᱣ ᱵᱟᱛᱟᱣ ᱥᱟᱶᱛᱮ ᱢᱟᱹᱱ ᱥᱟᱞᱟᱜ ᱱᱮᱣᱛᱟ ᱨᱮᱭᱟᱜ ᱠᱟᱛᱷᱟ ᱵᱩᱡᱷᱟᱹᱜᱼᱟ ᱜᱮᱞ ᱱᱚᱢᱵᱚᱨ ᱟᱨ ᱵᱟᱝᱢᱟ ᱛᱮᱦᱮᱧᱟᱜ ᱢᱩᱪᱟᱹᱫ ᱠᱩᱠᱞᱤ ᱫᱚ ᱦᱩᱭᱩᱜ ᱠᱟᱱᱟ ᱵᱟᱯᱞᱟ ᱨᱮ ᱞᱚᱴᱟ ᱫᱟᱜ ᱟᱨ ᱩᱞ ᱥᱟᱠᱟᱢ ᱛᱮ ᱵᱟᱹᱦᱩ ᱟᱨ ᱡᱟᱶᱟᱭ ᱪᱮᱫᱟᱜ ᱠᱤᱱ ᱛᱤᱨᱯᱤ ᱡᱚᱝᱟ ᱱᱚᱣᱟ ᱠᱩᱠᱞᱤ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱟᱪᱟᱨ ᱨᱮᱱᱟᱜ ᱥᱟᱹᱨᱤ ᱥᱟᱹᱠᱷᱤ ᱞᱮᱠᱟᱛᱮ ᱦᱚᱲᱢᱚ ᱨᱮ ᱟᱨ ᱢᱚᱱᱮ ᱡᱤᱣᱤ ᱨᱮ ᱪᱷᱩᱣᱟᱹᱛ ᱯᱟᱯ ᱠᱚ ᱢᱮᱱᱟᱜ ᱠᱷᱟᱱ ᱞᱚᱴᱟ ᱫᱟᱜ ᱟᱨ ᱩᱞ ᱥᱟᱠᱟᱢ ᱛᱮᱠᱤᱱ ᱛᱤᱨᱯᱤ ᱥᱟᱯᱷᱟᱭᱟ ᱛᱮᱦᱮᱧᱟᱜ ᱠᱩᱠᱞᱤ ᱞᱟᱹᱱᱟᱹᱭ ᱫᱚ ᱱᱚᱰᱮ ᱜᱮ ᱱᱚᱝᱠᱟ ᱜᱮ ᱱᱟᱣᱟ ᱱᱟᱣᱟ ᱵᱷᱤᱰᱤᱭᱳ ᱧᱮᱞ ᱥᱟᱱᱟᱭᱮᱫ ᱵᱚᱱ ᱠᱷᱟᱱ ᱪᱮᱱᱮᱞ ᱵᱚᱱ ᱥᱟᱵᱥᱠᱨᱟᱭᱤᱵᱽ ᱢᱟ ᱟᱨ ᱵᱮᱞ ᱟᱭᱠᱚᱱ ᱵᱚᱱ ᱚᱛᱟᱭ ᱢᱟ ᱚᱱᱟ ᱥᱟᱶᱛᱮ ᱚᱞ ᱱᱳᱴᱤᱯᱷᱤᱠᱮᱥᱚᱱ ᱨᱮᱦᱚᱸ ᱵᱚᱱ ᱚᱛᱟᱭ ᱢᱟ ᱢᱟ ᱛᱚᱵᱮ ᱛᱮᱦᱮᱧ ᱫᱚ ᱱᱚᱰᱮ ᱜᱮ ᱡᱚᱦᱟᱨ